ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱫᱷᱚᱨᱚᱢ ᱢᱮᱱᱟᱜ ᱛᱟᱢᱟ ᱟᱢ ᱦᱚᱸ ᱢᱮᱱᱟᱢ ᱚᱞᱮᱢ ᱟᱫ ᱞᱮᱨᱮ ᱨᱚᱲᱮᱢ ᱟᱫ ᱞᱮᱨᱮ ᱫᱷᱚᱨᱚᱢᱮᱢ ᱟᱫ ᱞᱮᱨᱮ ᱟᱢ ᱦᱚᱸᱢ ᱟᱫᱚᱜ ᱟᱹᱰᱤ ᱡᱟᱹᱥᱛᱤ ᱯᱨᱚᱵᱞᱮᱢ ᱧᱮᱞ ᱧᱟᱢ ᱠᱮᱜᱼᱟ ᱟᱵᱚ ᱥᱚᱢᱟᱡᱽ ᱪᱮᱫᱟᱜ ᱥᱮ ᱟᱵᱚᱣᱟᱜ ᱡᱟᱹᱛᱤ ᱫᱷᱚᱨᱚᱢ ᱫᱚ ᱟᱹᱰᱤ ᱜᱮ ᱥᱚᱨᱮᱥᱟ

ᱧᱩᱛᱩᱢ ᱫᱚ ᱛᱤᱧ ᱥᱟᱞᱚ ᱦᱮᱢᱵᱨᱚᱢ ᱟᱹᱛᱩ ᱫᱚ ᱠᱟᱫᱢᱟ ᱯᱩᱨᱵᱤ ᱥᱤᱝᱵᱷᱩᱢ ᱨᱮ ᱚᱲᱟᱜ ᱫᱚ ᱛᱤᱧ ᱟᱨ ᱱᱚᱰᱮ ᱛᱷᱟᱱᱟ ᱯᱨᱚᱵᱷᱟᱨᱤ ᱞᱮᱠᱟᱛᱮ ᱯᱚᱫᱚᱥᱛᱷᱟᱯᱤᱛ ᱢᱤᱱᱟᱹᱧᱟ ᱤᱱᱟᱹ ᱛᱟᱭᱚᱢ ᱥᱩᱨ ᱥᱟᱺᱜᱤᱧ ᱠᱷᱚᱱ ᱦᱮᱡ ᱥᱮᱴᱮᱨ ᱟᱠᱟᱱ ᱵᱚᱭᱦᱟ ᱢᱤᱥᱤ ᱠᱚ ᱟᱭᱳ ᱵᱟᱵᱟ ᱠᱚ ᱥᱟᱱᱟᱢ ᱠᱚᱜᱮ ᱤᱧᱟᱹᱜ ᱜᱚᱰ ᱡᱚᱦᱟᱨ ᱤᱧ ᱠᱷᱚᱱ ᱞᱟᱦᱟᱛᱮ ᱟᱹᱰᱤᱜᱟᱱ ᱫᱟᱫᱟ ᱛᱮᱠᱚ ᱠᱚ ᱞᱟᱹᱭ ᱥᱚᱫᱚᱨ ᱠᱮᱜᱼᱟ ᱚᱱᱟᱛᱮ ᱪᱮᱫ ᱤᱧ ᱢᱮᱱᱟ ᱩᱭᱦᱟᱹᱨ ᱜᱮ ᱵᱟᱹᱧ ᱫᱟᱲᱮᱭᱟᱜ ᱠᱟᱱᱟ ᱪᱮᱫᱟᱜ ᱥᱮ ᱡᱟᱵᱜᱮ ᱱᱚᱰᱮ ᱯᱟᱞᱟᱡᱩᱨᱤ ᱪᱷᱮᱛᱨᱚ ᱨᱮ ᱛᱷᱟᱱᱟ ᱯᱨᱚᱵᱷᱟᱨᱤ ᱞᱮᱠᱟᱛᱤᱧ ᱦᱮᱡ ᱮᱱᱟ ᱤᱱᱟᱹ ᱯᱚᱨᱮ ᱟᱹᱰᱤ ᱟᱭᱢᱟ ᱟᱹᱰᱤ ᱡᱟᱹᱥᱛᱤ ᱯᱨᱚᱵᱞᱮᱢ ᱧᱮᱞ ᱧᱟᱢ ᱠᱮᱜᱼᱟ ᱟᱵᱚ ᱥᱚᱢᱟᱡᱽ ᱨᱮ ᱟᱨ ᱟᱹᱰᱤ ᱡᱟᱹᱥᱛᱤ ᱪᱮᱫ ᱤᱧ ᱢᱮᱱᱟ ᱫᱟᱵᱮ ᱠᱩᱪᱞᱟᱹ ᱞᱮᱠᱟ ᱢᱮᱱᱟᱜ ᱵᱚᱱᱟ ᱟᱵᱚ ᱱᱚᱣᱟ ᱨᱮᱱᱟᱜ ᱨᱤᱡᱚᱱ ᱪᱮᱫ ᱠᱟᱱᱟ ᱱᱤᱭᱟᱹᱜᱮ ᱤᱧ ᱫᱩᱧ ᱥᱟᱞᱟ ᱜᱚᱴᱟ ᱧᱟᱢ ᱟᱠᱟᱫᱼᱟ ᱡᱮ ᱯᱟᱞᱮ ᱛᱚ ᱚᱞ ᱯᱟᱲᱦᱟᱣ ᱵᱟᱵᱚᱱ ᱥᱮᱬᱟ ᱟᱠᱟᱫ ᱛᱮ ᱱᱚᱣᱟ ᱱᱤᱱᱟᱹᱜ ᱱᱟᱪᱟᱨ ᱨᱮᱫᱚ ᱢᱮᱱᱟᱜ ᱵᱚᱱᱟ ᱡᱟᱹᱥᱛᱤ ᱫᱚ ᱵᱟᱹᱧ ᱨᱚᱲᱟ ᱟᱯᱮ ᱴᱷᱮᱱ ᱱᱤᱭᱟᱹᱜᱮ ᱤᱧᱟᱹᱜ ᱟᱨᱫᱟᱥ ᱡᱮ ᱱᱟᱯᱟᱭ ᱛᱮ ᱜᱤᱫᱽᱨᱟᱹ ᱠᱚᱵᱚᱱ ᱚᱞ ᱦᱚᱪᱚ ᱠᱚᱢᱟ ᱯᱟᱲᱦᱟᱣ ᱦᱚᱪᱚ ᱠᱚᱢᱟ ᱟᱨ ᱱᱤᱡᱮᱨᱟᱜ ᱡᱟᱹᱛᱤ ᱫᱷᱚᱨᱚᱢ ᱡᱟᱦᱟᱸ ᱜᱮ ᱛᱟᱵᱚᱱ ᱢᱮᱱᱟᱜᱼᱟ ᱚᱱᱟ ᱞᱟᱦᱟ ᱥᱮᱫ ᱵᱚᱱ ᱵᱟᱲᱦᱟᱣᱟ ᱪᱮᱫᱟᱜ ᱥᱮ ᱟᱵᱚᱣᱟᱜ ᱡᱟᱹᱛᱤ ᱫᱷᱚᱨᱚᱢ ᱫᱚ ᱟᱹᱰᱤ ᱜᱮ ᱥᱚᱨᱮᱥᱟ ᱪᱮᱫᱟᱜ ᱥᱮ ᱨᱚᱲ ᱜᱮ ᱛᱟᱵᱚᱱ ᱥᱮᱨᱮᱧ ᱞᱮᱠᱟ ᱟᱨ ᱛᱟᱲᱟᱢ ᱜᱮ ᱛᱟᱵᱚᱱ ᱮᱱᱮᱡ ᱞᱮᱠᱟ ᱚᱱᱟᱛᱮ ᱤᱧ ᱫᱚ ᱱᱤᱭᱟᱹᱧ ᱵᱟᱰᱟᱭᱟ ᱡᱮ ᱟᱵᱚᱣᱟᱜ ᱡᱟᱹᱛᱤ ᱫᱷᱚᱨᱚᱢ ᱠᱷᱚᱱ ᱫᱚ ᱚᱠᱟ ᱦᱚᱸ ᱜᱮ ᱵᱟᱝ ᱥᱚᱨᱮᱥᱟ ᱥᱟᱱᱟᱢ ᱠᱷᱚᱱ ᱪᱮᱛᱟᱱ ᱨᱮᱜᱮ ᱟᱵᱚᱣᱟᱜ ᱡᱟᱹᱛᱤ ᱫᱷᱚᱨᱚᱢ ᱫᱚ ᱢᱮᱱᱟᱜᱼᱟ ᱢᱩᱪᱟᱹᱫ ᱨᱮ ᱱᱤᱭᱟᱹᱜᱤᱧ ᱨᱚᱲᱟ ᱡᱮ ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱫᱷᱚᱨᱚᱢ ᱢᱮᱱᱟᱜ ᱛᱟᱢᱟ ᱟᱢ ᱦᱚᱸ ᱢᱮᱱᱟᱢ ᱢᱮᱱᱫᱚ ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱫᱷᱚᱨᱚᱢ ᱢᱮᱱᱟᱜᱼᱟ ᱛᱚᱵᱮ ᱮᱱᱟᱝ ᱜᱮ ᱟᱢ ᱦᱚᱸ ᱢᱮᱱᱟᱢᱟ ᱟᱡᱟᱵᱽ ᱜᱮ ᱚᱞᱮᱢ ᱟᱫ ᱞᱮᱨᱮ ᱨᱚᱲᱮᱢ ᱟᱫ ᱞᱮᱨᱮ ᱫᱷᱚᱨᱚᱢᱮᱢ ᱟᱫ ᱞᱮᱨᱮ ᱟᱢ ᱦᱚᱸᱢ ᱟᱫᱚᱜ ᱛᱚ ᱚᱱᱟᱜᱤᱧ ᱢᱮᱱᱟ ᱟᱵᱚᱣᱟᱜ ᱚᱞ ᱟᱵᱚᱣᱟᱜ ᱨᱚᱲ ᱟᱵᱚᱣᱟᱜ ᱫᱷᱚᱨᱚᱢ ᱡᱚᱵᱽ ᱜᱮᱵᱚᱱ ᱥᱮᱬᱟᱭᱟ ᱛᱚᱵᱮ ᱮᱱᱟᱝ ᱜᱮ ᱟᱵᱚᱣᱟᱜ ᱚᱥᱛᱤᱛᱣᱚ ᱫᱚ ᱱᱚᱰᱮ ᱵᱟᱧᱪᱟᱣ ᱛᱟᱦᱮᱱᱟ ᱟᱨ ᱱᱚᱣᱟ ᱡᱤᱱᱤᱥ ᱠᱚ ᱡᱩᱫᱤ ᱵᱟᱵᱚᱱ ᱫᱷᱮᱭᱟᱱᱟ ᱱᱤᱛᱚᱜ ᱠᱷᱚᱱ ᱤᱱᱟᱹ ᱠᱷᱟᱱ ᱢᱤᱫ ᱫᱤᱱ ᱦᱤᱞᱳᱜ ᱫᱚ ᱟᱵᱚ ᱫᱚᱵᱚᱱ ᱞᱩᱯᱛᱚᱜᱼᱟ ᱛᱚ ᱚᱱᱟ ᱡᱤᱱᱤᱥ ᱠᱚᱫᱚ ᱵᱟᱵᱚᱱ ᱤᱭᱟᱹᱭᱟ ᱡᱟᱦᱟᱸ ᱱᱚᱰᱮ ᱢᱚᱧᱪ ᱨᱮ ᱢᱮᱱᱟᱜ ᱠᱚᱣᱟ ᱫᱟᱫᱟ ᱛᱟᱠᱚ ᱩᱱᱠᱩ ᱟᱨᱚ ᱟᱹᱰᱤ ᱜᱟᱱ ᱱᱚᱣᱟ ᱨᱮᱱᱟᱜ ᱩᱯᱟᱹᱭ ᱠᱚ ᱞᱟᱹᱭ ᱟᱵᱚᱱᱟ ᱚᱱᱟ ᱡᱚᱛᱚ ᱠᱟᱛᱮ ᱥᱮᱬᱟᱭᱟ ᱟᱨ ᱱᱤᱭᱟᱹ ᱠᱚ ᱨᱚᱲ ᱠᱟᱛᱮ ᱜᱮ ᱤᱧᱟᱹᱜ ᱠᱟᱛᱷᱟ ᱫᱚ ᱱᱚᱰᱮ ᱜᱤᱧ ᱢᱩᱪᱟᱹᱫᱮᱜᱼᱟ ᱡᱚᱦᱟᱨ ᱢᱚᱬᱮ ᱛᱩᱨᱩᱭ ᱠᱚ